ᱥᱟᱱᱟᱢ ᱜᱟᱛᱮ ᱠᱚ ᱡᱚᱦᱟᱨ ᱛᱮᱦᱮᱧ ᱱᱚᱜᱼᱚᱭ ᱞᱤᱧ ᱥᱮᱴᱮᱨ ᱟᱠᱟᱱᱟ ᱟᱵᱚ ᱱᱤᱲᱟᱹᱜᱤᱨᱤ ᱵᱞᱚᱠ ᱨᱮᱱᱟᱜ ᱨᱤᱥᱤᱭᱟ ᱰᱮᱢ ᱱᱚᱜᱼᱚᱭ ᱧᱮᱞ ᱛᱟᱵᱚᱱ ᱯᱮ ᱱᱚᱣᱟ ᱰᱮᱢ ᱚᱠᱟ ᱞᱮᱠᱟ ᱫᱟᱜ ᱯᱮᱨᱮᱡ ᱟᱠᱟᱱᱟ ᱱᱚᱣᱟ ᱡᱟᱹᱯᱩᱫ ᱫᱤᱱ ᱨᱮ ᱟᱨ ᱦᱟᱱᱮ ᱵᱩᱨᱩ ᱧᱮᱞ ᱧᱟᱢᱚᱜ ᱠᱟᱱᱟ ᱯᱟᱞᱮᱱ ᱧᱮᱞ ᱧᱟᱢᱮᱫ ᱜᱮᱭᱟ ᱱᱚᱣᱟ ᱵᱩᱨᱩ ᱫᱚ ᱦᱩᱭᱩᱜ ᱠᱟᱱᱟ ᱫᱮᱵᱽᱜᱤᱨᱤ ᱞᱚᱦᱚᱱᱰᱟᱨᱤ ᱵᱩᱨᱩ ᱚᱱᱟ ᱵᱩᱨᱩ ᱠᱷᱚᱱ ᱜᱮ ᱱᱚᱣᱟ ᱵᱷᱤᱲᱟᱹᱣ ᱠᱷᱚᱱ ᱜᱮ ᱱᱚᱣᱟ ᱨᱤᱥᱤᱭᱟ ᱰᱮᱢ ᱫᱚ ᱱᱟᱦᱟᱜ ᱛᱮᱭᱟᱨ ᱦᱮᱡ ᱟᱠᱟᱱᱟ ᱟᱨ ᱱᱚᱜᱼᱚᱭ ᱵᱚᱱ ᱧᱮᱞ ᱧᱟᱢ ᱫᱟᱲᱮᱭᱟᱜ ᱠᱟᱱ ᱜᱮᱭᱟ ᱱᱚᱰᱮ ᱯᱟᱹᱥᱤ ᱠᱚ ᱛᱤᱱᱟᱹᱝ ᱠᱚ ᱦᱟᱹᱠᱩ ᱥᱟᱵ ᱞᱟᱹᱜᱤᱫ ᱯᱟᱹᱥᱤ ᱠᱚ ᱚᱰᱟᱣ ᱟᱠᱟᱫ ᱱᱚᱣᱟ ᱰᱮᱢ ᱨᱮ ᱱᱚᱰᱮ ᱛᱤᱱᱟᱹᱝ ᱜᱟᱱ ᱱᱚᱣᱟ ᱰᱮᱢ ᱥᱩᱨ ᱨᱮᱱ ᱦᱚᱲ ᱯᱟᱹᱥᱤ ᱠᱚ ᱚᱰᱟᱣ ᱟᱠᱟᱫᱼᱟ ᱚᱱᱟ ᱦᱟᱹᱠᱩ ᱥᱟᱵ ᱠᱟᱛᱮ ᱟᱹᱰᱤ ᱠᱚᱢ ᱫᱟᱢ ᱛᱮ ᱠᱚ ᱟᱹᱠᱷᱨᱤᱧᱮᱫ ᱠᱚᱣᱟ ᱱᱚᱰᱮ ᱵᱚᱱ ᱧᱟᱢ ᱫᱟᱲᱮᱭᱟᱠᱚᱣᱟ ᱱᱚᱜᱼᱚᱭ ᱦᱚᱨ ᱠᱚ ᱚᱵᱚᱥᱥᱚ ᱱᱚᱣᱟ ᱵᱟᱸᱫᱷ ᱪᱚᱴ ᱨᱮᱱᱟᱜ ᱦᱚᱨ ᱧᱮᱞᱚᱜ ᱠᱟᱱᱟ ᱱᱚᱣᱟ ᱡᱟᱹᱯᱩᱫ ᱫᱤᱱ ᱨᱮ ᱚᱠᱟ ᱞᱮᱠᱟ ᱱᱚᱣᱟ ᱫᱟᱜ ᱯᱮᱨᱮᱡ ᱟᱠᱟᱱᱟ ᱚᱱᱟᱛᱮ ᱟᱹᱞᱤᱧᱟᱜ ᱵᱟᱭᱤᱠ ᱦᱚᱸ ᱵᱟᱹᱞᱤᱧ ᱟᱹᱜᱩ ᱫᱟᱲᱮᱭᱟᱫᱟ ᱱᱚᱣᱟ ᱵᱷᱤᱛᱨᱤ ᱥᱮᱱ ᱦᱟᱱᱟ ᱜᱮᱴ ᱥᱮᱱ ᱨᱮᱜᱮᱞᱤᱧ ᱫᱚᱦᱚ ᱦᱚᱴᱚ ᱟᱠᱟᱫᱼᱟ ᱟᱹᱞᱤᱧ ᱵᱟᱨ ᱦᱚᱲ ᱞᱤᱧ ᱦᱮᱡ ᱟᱠᱟᱱᱟ ᱟᱨ ᱢᱤᱫᱴᱟᱝ ᱠᱚᱲᱟ ᱦᱟᱹᱱᱤ ᱦᱟᱱᱛᱮ ᱨᱮ ᱢᱮᱱᱟᱭ ᱛᱟᱹᱞᱤᱧᱟ ᱡᱟᱦᱳ ᱱᱚᱣᱟ ᱡᱟᱹᱯᱩᱫ ᱯᱟᱜᱚ ᱨᱮ ᱱᱚᱣᱟ ᱟᱵᱚᱣᱟᱜ ᱯᱟᱨᱟᱵᱽ ᱢᱟ ᱵᱟᱝ ᱠᱟᱱᱟ ᱥᱮ ᱯᱩᱡᱟᱹ ᱢᱟ ᱵᱟᱝ ᱠᱟᱱᱟ ᱪᱷᱟᱹᱛᱤᱠ ᱠᱚᱣᱟᱜ ᱱᱚᱣᱟ ᱫᱩᱨᱜᱟᱹ ᱯᱩᱡᱟᱹ ᱨᱮ ᱡᱟᱦᱳ ᱦᱚᱲ ᱠᱚ ᱯᱩᱡᱟᱹᱭᱮᱫᱼᱟ ᱪᱷᱚᱠᱚ ᱠᱚᱨᱮ ᱮᱢᱟᱱ ᱠᱚᱨᱮ ᱟᱹᱞᱤᱧ ᱫᱚ ᱱᱚᱣᱟ ᱵᱤᱨ ᱵᱷᱤᱛᱤᱨ ᱱᱚᱣᱟ ᱠᱩᱞᱰᱷᱤᱭᱟᱹ ᱵᱤᱨ ᱵᱷᱤᱛᱤᱨ ᱞᱤᱧ ᱦᱮᱡ ᱟᱠᱟᱱᱟ ᱱᱚᱣᱟ ᱰᱮᱢ ᱧᱮᱧᱮᱞ ᱟᱨ ᱵᱟᱝ ᱫᱟᱬᱟᱱ ᱟᱨ ᱟᱯᱮ ᱠᱚ ᱧᱮᱞ ᱦᱚᱪᱚ ᱯᱮ ᱞᱟᱹᱜᱤᱫ ᱛᱮ ᱵᱷᱤᱰᱤᱭᱳ ᱞᱤᱧ ᱵᱮᱱᱟᱣᱮᱫᱼᱟ ᱟᱨ ᱥᱟᱱᱟᱢ ᱦᱚᱲ ᱵᱚᱱ ᱧᱮᱞ ᱫᱟᱲᱮᱭᱟᱜ ᱢᱟ ᱱᱚᱣᱟ ᱵᱷᱤᱰᱤᱭᱳ ᱟᱨ ᱵᱚᱱ ᱧᱮᱞ ᱢᱟ ᱱᱚᱣᱟ ᱫᱚ ᱦᱩᱭᱩᱜ ᱠᱟᱱᱟ ᱵᱟᱞᱮᱥᱚᱨ ᱡᱮᱞᱟ ᱨᱮᱱᱟᱜ ᱱᱤᱲᱚᱜᱤᱨᱤ ᱵᱞᱚᱠ ᱨᱮ ᱢᱮᱱᱟᱜ ᱠᱮᱥᱤᱯᱩᱨ ᱯᱚᱧᱪᱟᱭᱮᱛ ᱨᱮ ᱱᱚᱣᱟ ᱰᱮᱢ ᱫᱚ ᱱᱟᱦᱟᱜ ᱱᱚᱣᱟ ᱠᱮᱥᱤᱯᱩᱨ ᱯᱚᱧᱪᱟᱭᱮᱛ ᱨᱮ ᱢᱮᱱᱟᱜ ᱟᱠᱟᱫᱼᱟ ᱟᱨ ᱱᱚᱣᱟ ᱵᱤᱨ ᱵᱷᱤᱛᱤᱨ ᱨᱮ ᱠᱩᱞᱰᱤᱦᱟᱹ ᱵᱤᱨ ᱵᱷᱤᱛᱤᱨ ᱨᱮ ᱥᱟᱱᱟᱢ ᱦᱚᱲ ᱵᱚᱱ ᱧᱮᱞ ᱧᱟᱢ ᱫᱟᱲᱮᱭᱟᱜ ᱠᱟᱱᱟ ᱱᱚᱰᱮ ᱫᱚ ᱱᱚᱣᱟ ᱥᱤᱛᱩᱝ ᱫᱤᱱ ᱢᱮᱱᱫᱚ ᱱᱚᱣᱟ ᱯᱤᱠᱱᱤᱠ ᱥᱚᱢᱚᱭ ᱫᱚ ᱱᱚᱰᱮ ᱟᱹᱰᱤᱜᱟᱱ ᱵᱟᱨᱦᱮ ᱠᱷᱚᱱ ᱯᱤᱠᱱᱤᱠ ᱞᱟᱹᱜᱤᱫ ᱱᱚᱣᱟ ᱰᱮᱢ ᱛᱮᱠᱚ ᱦᱤᱡᱩᱜᱼᱟ ᱡᱟᱦᱟᱸ ᱱᱚᱣᱟ ᱡᱟᱹᱯᱩᱫ ᱥᱤᱡᱤᱱ ᱨᱮ ᱫᱚ ᱚᱱᱠᱟ ᱢᱟ ᱡᱟᱭᱜᱟ ᱵᱟᱹᱪᱩᱜ ᱟᱹᱱᱤᱡ ᱟᱨ ᱵᱟᱠᱚ ᱦᱤᱡᱩᱜᱼᱟ ᱮᱱ ᱨᱮᱦᱚᱸ ᱛᱮᱦᱮᱧ ᱦᱚᱸ ᱛᱤᱱᱟᱹᱝ ᱜᱟᱱ ᱠᱚ ᱦᱮᱡ ᱟᱠᱟᱱᱟ ᱦᱟᱱᱟ ᱜᱮᱴ ᱥᱮᱱ ᱨᱮ ᱟᱠᱚᱣᱟᱜ ᱯᱷᱳᱨ ᱦᱩᱭᱞᱟᱨ ᱠᱚ ᱛᱤᱸᱜᱩ ᱟᱠᱟᱫ ᱛᱮ ᱱᱚᱣᱟ ᱠᱚᱨᱮ ᱠᱚ ᱫᱟᱬᱟ ᱵᱟᱲᱟᱜ ᱠᱟᱱᱟ ᱛᱤᱱᱟᱹᱝ ᱜᱟᱱ ᱩᱱᱠᱩ ᱞᱤᱧ ᱯᱟᱨᱚᱢ ᱟᱹᱜᱩ ᱟᱠᱟᱫ ᱠᱚᱣᱟ ᱵᱟᱹᱞᱤᱧ ᱧᱮᱞ ᱦᱚᱪᱚ ᱫᱟᱲᱮ ᱟᱯᱮ ᱠᱟᱱᱟ ᱡᱟᱭᱦᱳᱠ ᱟᱨ ᱱᱚᱰᱮ ᱵᱚᱱ ᱱᱚᱰᱮ ᱵᱚᱱ ᱧᱮᱞ ᱧᱟᱢ ᱠᱚᱣᱟ ᱱᱚᱣᱟ ᱵᱩᱨᱩ ᱵᱷᱤᱛᱤᱨ ᱨᱮ ᱛᱤᱱᱟᱹᱝ ᱜᱟᱱ ᱦᱚᱲ ᱰᱟᱹᱝᱨᱤ ᱠᱚ ᱮᱢᱟᱱ ᱠᱚᱠᱚ ᱜᱩᱯᱤ ᱠᱟᱱᱟ ᱱᱚᱣᱟ ᱰᱮᱢ ᱯᱟᱠᱷᱟᱯᱟᱠᱷᱤ ᱡᱟᱦᱟᱸ ᱛᱤᱱᱟᱹᱝ ᱟᱹᱫᱤᱵᱟᱹᱥᱤ ᱦᱚᱲ ᱢᱮᱱᱟᱜ ᱠᱚᱣᱟ ᱩᱱᱠᱩ ᱠᱚ ᱰᱟᱹᱝᱨᱤ ᱠᱚ ᱜᱩᱯᱤ ᱠᱟᱱᱟ ᱚᱠᱟ ᱞᱮᱠᱟ ᱱᱚᱣᱟ ᱰᱮᱢ ᱱᱚᱣᱟ ᱞᱟᱛᱟᱨ ᱯᱟᱦᱴᱟ ᱵᱚᱱ ᱧᱮᱞ ᱫᱟᱲᱮᱭᱟᱜᱼᱟ ᱱᱚᱣᱟ ᱧᱮᱞᱚᱜ ᱠᱟᱱ ᱟᱨ ᱛᱤᱱᱟᱹᱝ ᱦᱟᱭᱤᱴ ᱨᱮ ᱢᱮᱱᱟᱜ ᱟᱠᱟᱫᱼᱟ ᱟᱨ ᱦᱟᱹᱠᱩ ᱰᱟᱹᱝᱨᱤ ᱠᱚ ᱚᱠᱟ ᱞᱮᱠᱟ ᱠᱚ ᱜᱩᱯᱤ ᱠᱟᱱᱟ ᱱᱚᱣᱟ ᱵᱩᱨᱩ ᱵᱷᱤᱛᱤᱨ ᱠᱟᱱᱟ ᱱᱚᱣᱟ ᱫᱚ ᱵᱤᱨ ᱵᱷᱤᱛᱤᱨ ᱱᱚᱰᱮ ᱫᱚ ᱪᱷᱟᱹᱛᱤᱠ ᱠᱚᱢᱟ ᱡᱟᱹᱥᱛᱤ ᱱᱚᱣᱟ ᱠᱚᱨᱮ ᱩᱱᱠᱩ ᱞᱟᱹᱜᱤᱫ ᱥᱩᱭᱴᱮᱵᱚᱞ ᱯᱞᱮᱥ ᱢᱟ ᱵᱟᱝ ᱠᱟᱱᱟ ᱩᱱᱠᱩ ᱢᱟ ᱵᱟᱠᱚ ᱛᱟᱦᱮᱱᱟ ᱱᱚᱣᱟ ᱠᱚᱨᱮ ᱟᱵᱚ ᱫᱚ ᱡᱟᱦᱟᱸ ᱛᱤᱱᱟᱹᱝ ᱟᱹᱫᱤᱵᱟᱹᱥᱤ ᱟᱵᱚ ᱫᱚ ᱵᱤᱨ ᱜᱟᱡᱟᱲ ᱠᱚᱨᱮ ᱦᱚᱸᱵᱚᱱ ᱛᱟᱦᱮᱸ ᱫᱟᱲᱮᱭᱟᱜᱼᱟ ᱵᱤᱨ ᱵᱷᱤᱛᱤᱨ ᱨᱮᱦᱚᱸ ᱵᱚᱱ ᱛᱟᱦᱮᱱᱟ ᱵᱚᱛᱚᱨ ᱠᱩᱞ ᱵᱟᱱᱟ ᱵᱟᱝ ᱵᱚᱛᱚᱨ ᱠᱟᱛᱮᱫ ᱚᱱᱛᱮ ᱨᱮᱦᱚᱸ ᱚᱲᱟᱜ ᱫᱩᱣᱟᱹᱨ ᱠᱟᱛᱮ ᱵᱚᱱ ᱛᱟᱦᱮᱱᱟ ᱪᱟᱥ ᱵᱟᱥ ᱠᱟᱛᱮ ᱵᱚᱱ ᱛᱟᱦᱮᱱᱟ ᱟᱨ ᱵᱚᱱ ᱫᱤᱞ ᱛᱟᱵᱚᱱ ᱢᱮᱱᱟᱜᱼᱟ ᱤᱱᱟᱹᱜ ᱟᱨ ᱪᱷᱟᱹᱛᱤᱠ ᱠᱚᱫᱚ ᱟᱵᱚ ᱡᱟᱦᱟᱸ ᱥᱮᱱ ᱵᱚᱱ ᱢᱟᱜ ᱯᱷᱟᱨᱪᱟᱭᱟ ᱡᱟᱦᱟᱸ ᱠᱚᱨᱮ ᱢᱟᱜ ᱯᱷᱟᱨᱪᱟ ᱠᱟᱛᱮ ᱟᱹᱰᱤ ᱥᱮᱨᱢᱟ ᱵᱚᱱ ᱛᱟᱦᱮᱱᱟ ᱚᱱᱟ ᱠᱚ ᱪᱮᱫ ᱞᱮᱠᱟ ᱨᱮᱠᱚ ᱮᱲᱟᱣ ᱵᱚᱱᱟ ᱚᱱᱟ ᱠᱚᱫᱚ ᱵᱷᱟᱹᱜᱤ ᱥᱟᱺᱦᱤᱡ ᱩᱱᱠᱩ ᱫᱚᱠᱚ ᱩᱭᱦᱟᱹᱨᱟ ᱟᱵᱚ ᱫᱚ ᱫᱤᱱ ᱦᱤᱞᱳᱜ ᱟᱵᱚ ᱫᱚ ᱢᱟᱱᱮ ᱜᱟᱡᱟᱲ ᱪᱷᱟᱹᱛᱤᱠ ᱜᱟᱡᱟᱲ ᱠᱷᱚᱱ ᱥᱟᱺᱜᱤᱧ ᱧᱚᱜ ᱨᱮ ᱛᱟᱦᱮᱱ ᱞᱟᱹᱜᱤᱫ ᱟᱵᱚᱨᱮᱱ ᱦᱚᱲ ᱫᱚᱠᱚ ᱩᱭᱦᱟᱹᱨᱟ ᱚᱱᱟ ᱠᱷᱟᱹᱛᱤᱨ ᱟᱵᱚ ᱫᱚ ᱵᱤᱨ ᱵᱩᱨᱩ ᱢᱟᱜ ᱯᱷᱟᱨᱪᱟ ᱠᱟᱛᱮ ᱚᱱᱟ ᱡᱟᱦᱟᱸ ᱛᱤᱱᱟᱹᱝ ᱵᱷᱤᱛᱤᱨ ᱦᱩᱭ ᱦᱚᱪᱚᱱᱚᱜ ᱨᱮᱦᱚᱸ ᱚᱱᱛᱮ ᱨᱮᱦᱚᱸ ᱵᱚᱨᱚᱝ ᱠᱩᱞ ᱵᱟᱱᱟ ᱵᱟᱝ ᱵᱚᱱ ᱵᱚᱛᱚᱨ ᱟᱠᱚᱣᱟ ᱚᱱᱛᱮ ᱨᱮᱦᱚᱸ ᱚᱲᱟᱜ ᱫᱩᱣᱟᱹᱨ ᱠᱟᱛᱮ ᱛᱟᱦᱮᱱ ᱨᱮᱱᱟᱜ ᱟᱵᱚ ᱫᱚ ᱥᱮᱫᱟᱭ ᱠᱷᱚᱱ ᱜᱮ ᱚᱵᱷᱟᱥ ᱢᱮᱱᱟᱜ ᱛᱟᱵᱚᱱᱟ ᱟᱨ ᱫᱤᱞ ᱢᱮᱱᱟᱜ ᱛᱟᱵᱚᱱᱟ ᱚᱱᱟ ᱠᱷᱟᱹᱛᱤᱨ ᱛᱮ ᱱᱚᱣᱟ ᱵᱟᱸᱫᱽ ᱥᱩᱨ ᱨᱮ ᱟᱹᱰᱤᱜᱟᱱ ᱵᱚᱥᱛᱤ ᱢᱮᱱᱟᱜ ᱟᱠᱟᱫᱼᱟ ᱦᱟᱱᱮ ᱥᱟᱺᱜᱤᱧ ᱧᱚᱜ ᱜᱮ ᱚᱸᱰᱮ ᱠᱷᱚᱱ ᱞᱤᱧ ᱦᱮᱡ ᱮᱱᱟ ᱚᱱᱟ ᱵᱚᱥᱛᱤ ᱢᱮᱱᱟᱜ ᱟᱠᱟᱫᱼᱟ ᱚᱸᱰᱮ ᱫᱚ ᱮᱠᱷᱮᱱ ᱟᱵᱚ ᱟᱹᱫᱤᱵᱟᱹᱥᱤ ᱦᱚᱲ ᱜᱮ ᱢᱮᱱᱟᱜ ᱠᱚᱣᱟ ᱟᱨ ᱪᱷᱟᱹᱛᱤᱠ ᱠᱚᱫᱚ ᱱᱚᱣᱟ ᱵᱷᱤᱛᱤᱨ ᱫᱚ ᱵᱟᱝ ᱠᱚ ᱵᱚᱞᱚ ᱟᱠᱟᱱᱟ ᱦᱟᱯᱮᱱ ᱫᱤᱱ ᱨᱮ ᱯᱟᱞᱮᱱ ᱦᱟᱸᱜ ᱱᱚᱣᱟ ᱠᱚ ᱟᱨᱦᱚᱸ ᱯᱷᱮᱢᱚᱥ ᱞᱮᱱᱠᱷᱟᱱ ᱩᱱᱠᱩ ᱢᱟ ᱚᱵᱷᱭᱟᱥ ᱢᱮᱱᱟᱜ ᱛᱟᱠᱚᱣᱟ ᱪᱷᱟᱹᱛᱤᱠ ᱠᱚᱢᱟ ᱠᱚ ᱥᱚᱲᱚ ᱵᱚᱞᱚᱱᱟ ᱟᱵᱚ ᱡᱟᱦᱟᱸ ᱨᱮᱵᱚᱱ ᱛᱟᱦᱮᱱᱟ ᱚᱸᱰᱮ ᱵᱚᱞᱚ ᱠᱟᱛᱮᱫ ᱟᱵᱚ ᱠᱚ ᱨᱮᱡ ᱵᱚᱱ ᱞᱟᱹᱜᱤᱫ ᱡᱚᱢᱤ ᱡᱟᱭᱜᱟ ᱨᱮᱡ ᱞᱟᱹᱜᱤᱫ ᱟᱹᱰᱤ ᱜᱟᱱ ᱯᱞᱟᱱ ᱢᱮᱱᱟᱜ ᱛᱟᱠᱚᱣᱟ ᱚᱱᱟ ᱟᱨ ᱚᱵᱷᱭᱟᱥ ᱢᱮᱱᱟᱜᱼᱟ ᱥᱮᱫᱟᱭ ᱠᱷᱚᱱ ᱡᱟᱦᱳ ᱱᱤᱛ ᱫᱚ ᱵᱟᱹᱪᱩᱜ ᱠᱚᱣᱟ ᱦᱟᱯᱮᱱ ᱫᱤᱱ ᱨᱮ ᱪᱮᱫ ᱪᱤᱠᱟᱹᱜᱼᱟ ᱚᱱᱟ ᱵᱟᱝ ᱞᱟᱹᱭᱟᱹᱜᱚᱜᱼᱟ ᱡᱟᱦᱳ ᱱᱤᱛᱚᱜ ᱮᱠᱷᱮᱱ ᱟᱹᱫᱤᱵᱟᱹᱥᱤ ᱱᱚᱣᱟ ᱡᱟᱭᱜᱟ ᱨᱮ ᱢᱮᱱᱟᱜ ᱠᱚ ᱦᱚᱛᱮ ᱛᱮ ᱵᱟᱸᱫᱽ ᱠᱚᱨᱮᱱᱟᱜ ᱨᱚᱠᱷᱚᱱᱟ ᱵᱮᱠᱷᱚᱱ ᱦᱚᱸ ᱱᱩᱠᱩ ᱵᱷᱟᱹᱜᱤ ᱥᱟᱺᱦᱤᱡ ᱠᱚ ᱤᱫᱤ ᱫᱟᱲᱮᱭᱟᱜ ᱠᱟᱱᱟ ᱟᱨ ᱠᱚ ᱱᱚᱰᱮ ᱡᱚᱜᱟᱣ ᱨᱚᱠᱷᱟ ᱮᱫᱼᱟ ᱠᱚ ᱟᱠᱚ ᱪᱚᱞ ᱯᱨᱚᱪᱚᱞᱚᱜ ᱠᱟᱱᱟ ᱠᱚ ᱟᱨ ᱦᱟᱹᱠᱩ ᱮᱢᱟᱱ ᱥᱟᱵ ᱠᱟᱛᱮᱫ ᱦᱚᱸ ᱟᱹᱠᱷᱨᱤᱧᱮᱫ ᱠᱚᱣᱟ ᱠᱚ ᱟᱨ ᱠᱚ ᱟᱹᱥᱩᱞᱚᱜ ᱠᱟᱱᱟ ᱮᱱᱛᱮ ᱨᱮᱦᱚᱸ ᱱᱩᱠᱩ ᱦᱟᱹᱠᱩ ᱥᱟᱵ ᱨᱮᱫᱚ ᱪᱷᱟᱹᱛᱤᱠ ᱠᱚᱣᱟᱜ ᱦᱚᱸ ᱱᱚᱰᱮ ᱠᱤᱪᱷᱤ ᱢᱮᱱᱟᱜ ᱛᱟᱠᱚᱣᱟ ᱟᱠᱚ ᱦᱚᱸ ᱱᱚᱰᱮ ᱠᱤᱪᱷᱩ ᱠᱚ ᱥᱮᱞᱮᱫᱚᱜ ᱠᱟᱱ ᱜᱮᱭᱟ